ᱡᱚᱦᱟᱨ ᱜᱮ ᱥᱟᱱᱟᱢ ᱠᱚ ᱥᱟᱱᱛᱷᱟᱞᱤ ᱠᱞᱟᱥᱮᱥ ᱭᱩᱴᱩᱵᱽ ᱪᱮᱱᱮᱞ ᱨᱮ ᱟᱯᱮ ᱥᱟᱱᱟᱢ ᱠᱚᱣᱟᱜ ᱥᱟᱹᱜᱩᱱ ᱟᱛᱟᱝ ᱫᱟᱨᱟᱢ ᱢᱮᱱᱟᱜᱼᱟ ᱛᱮᱦᱮᱧ ᱫᱚ ᱟᱵᱚ ᱡᱮᱴᱮᱰ ᱢᱮᱱᱥ ᱨᱮᱭᱟᱜ ᱮᱱᱥᱟᱨ ᱠᱤ ᱨᱮᱭᱟᱜ ᱯᱟᱨᱴ ᱴᱩ ᱵᱷᱤᱰᱤᱭᱳ ᱵᱚᱱ ᱧᱮᱞᱮᱫ ᱠᱟᱱᱟ ᱟᱨ ᱡᱟᱦᱟᱸᱭ ᱠᱚ ᱱᱚᱣᱟ ᱨᱮᱱᱟᱜ ᱜᱮ ᱯᱟᱨᱴ ᱚᱣᱟᱱ ᱵᱷᱤᱰᱤᱭᱳ ᱵᱟᱵᱚᱱ ᱧᱮᱞ ᱠᱟᱜ ᱠᱷᱟᱱ ᱪᱮᱱᱮᱞ ᱨᱮ ᱪᱟᱞᱟᱣ ᱠᱟᱛᱮ ᱵᱚᱱ ᱧᱮᱞᱟ ᱛᱤᱦᱤᱧᱟᱜ ᱠᱚᱦᱪᱮᱱ ᱫᱚ ᱠᱟᱱ ᱛᱟᱵᱚᱱᱟ ᱯᱤᱞᱪᱩ ᱦᱟᱲᱟᱢ ᱟᱨ ᱯᱤᱞᱪᱩ ᱵᱩᱲᱦᱤ ᱨᱮᱱ ᱮᱸᱜᱟ ᱟᱯᱟ ᱫᱚ ᱚᱠᱚᱭ ᱦᱟᱸᱥ ᱦᱟᱹᱥᱤᱞ ᱪᱮᱬᱮ ᱡᱤᱦᱩ ᱪᱮᱬᱮ ᱠᱳᱞ ᱪᱮᱬᱮ ᱥᱮ ᱦᱩᱦᱟᱹᱲ ᱪᱮᱬᱮ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱦᱟᱸᱥ ᱦᱟᱹᱥᱤᱞ ᱪᱮᱬᱮ ᱦᱟᱸᱥ ᱦᱟᱹᱥᱤᱞ ᱪᱮᱬᱮ ᱵᱤᱞᱤ ᱠᱷᱚᱱ ᱜᱮ ᱯᱤᱞᱪᱩ ᱵᱩᱲᱦᱤ ᱟᱨ ᱯᱤᱞᱪᱩ ᱦᱟᱲᱟᱢ ᱫᱚᱠᱤᱱ ᱡᱟᱱᱟᱢ ᱞᱮᱱᱟ ᱫᱚᱥᱟᱨ ᱠᱚᱥᱪᱮᱱ ᱵᱚᱱ ᱧᱮᱞᱟ ᱨᱟᱹᱜᱷᱩᱱᱟᱛᱷ ᱴᱩᱰᱩ ᱣᱟᱜ ᱥᱟᱶᱦᱮᱛᱤᱭᱟᱹ ᱧᱩᱛᱩᱢ ᱫᱚ ᱪᱮᱫ ᱛᱟᱦᱮᱸ ᱠᱟᱱᱟ ᱯᱟᱱᱤᱨ ᱯᱤᱭᱳ ᱮᱵᱷᱮᱱ ᱪᱮᱬᱮ ᱛᱚᱬᱮ ᱥᱩᱛᱟᱹᱢ ᱥᱮ ᱨᱟᱹᱥᱠᱟᱹ ᱛᱚ ᱨᱟᱹᱜᱷᱩᱱᱟᱛᱷ ᱴᱩᱰᱩ ᱣᱟᱜ ᱥᱟᱶᱦᱮᱛᱤᱭᱟᱹ ᱧᱩᱛᱩᱢ ᱥᱮ ᱵᱟᱦᱟᱱᱟ ᱧᱩᱛᱩᱢ ᱫᱚ ᱛᱟᱦᱮᱸ ᱠᱟᱱ ᱛᱟᱭᱟ ᱮᱵᱷᱮᱱ ᱪᱮᱬᱮ ᱞᱟᱦᱟ ᱥᱮᱫ ᱵᱚᱱ ᱧᱮᱞᱟ ᱥᱟᱱᱛᱷᱟᱞᱤ ᱵᱮᱭᱟᱱ ᱞᱮᱠᱟᱛᱮ ᱞᱮᱠᱷᱟ ᱣᱟᱪᱟᱱ ᱫᱚ ᱛᱤᱱᱟᱹᱜ ᱦᱟᱹᱴᱤᱧ ᱨᱮ ᱢᱮᱱᱟᱜᱼᱟ ᱢᱤᱫ ᱦᱟᱹᱴᱤᱧ ᱨᱮ ᱥᱮ ᱵᱟᱨᱭᱟ ᱥᱮ ᱯᱚᱱᱭᱟ ᱥᱮ ᱯᱮᱭᱟ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱮᱭᱟ ᱦᱟᱹᱴᱤᱧ ᱛᱮ ᱦᱟᱹᱴᱤᱧ ᱟᱠᱟᱱᱟ ᱡᱟᱦᱟᱸ ᱣᱟᱪᱚᱱ ᱡᱟᱦᱟᱸ ᱣᱟᱪᱚᱱ ᱵᱚᱱ ᱢᱮᱛᱟᱜ ᱠᱟᱱᱟ ᱚᱱᱟ ᱫᱚ ᱯᱮᱭᱟ ᱦᱟᱹᱴᱤᱧ ᱛᱮ ᱦᱟᱹᱴᱤᱧ ᱟᱠᱟᱱᱟ ᱢᱤᱫ ᱜᱚᱴᱟᱝ ᱵᱟᱨ ᱜᱚᱴᱟᱝ ᱥᱟᱸᱜᱮ ᱜᱚᱴᱟᱝ ᱞᱮᱠᱟᱛᱮ ᱦᱟᱹᱴᱤᱧ ᱢᱮᱱᱟᱜᱼᱟ ᱟᱨ ᱟᱵᱚ ᱣᱟᱪᱚᱱ ᱫᱚ ᱜᱚᱴᱟᱝ ᱵᱚᱱ ᱢᱮᱛᱟᱜ ᱠᱟᱱᱟ ᱢᱚᱬᱮ ᱜᱮᱞ ᱯᱮ ᱨᱮᱭᱟᱜ ᱠᱚᱥᱪᱮᱱ ᱠᱟᱱᱟ ᱜᱮᱡᱟᱭ ᱜᱩᱨᱤᱡᱟᱭ ᱫᱩᱣᱟᱹᱨ ᱨᱮᱜᱮ ᱜᱤᱰᱤᱭᱟ ᱠᱩᱫᱩᱢ ᱨᱮᱭᱟᱜ ᱢᱟᱱᱮ ᱠᱟᱱᱟ ᱪᱮᱬᱮ ᱛᱩᱜ ᱯᱩᱥᱤ ᱠᱟᱴᱠᱚᱢ ᱥᱮ ᱦᱚᱨᱚ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱠᱟᱴᱠᱚᱢ ᱠᱟᱴᱠᱚᱢ ᱵᱚᱱ ᱧᱮᱞ ᱟᱠᱟᱫ ᱠᱚᱣᱟ ᱵᱷᱩᱜᱟᱹ ᱠᱷᱚᱱ ᱦᱟᱥᱟ ᱜᱮᱞᱮᱡ ᱠᱟᱛᱮ ᱫᱩᱣᱟᱹᱨ ᱨᱮᱜᱮ ᱠᱚ ᱫᱚᱦᱚᱭᱟ ᱚᱱᱟ ᱤᱭᱟᱹᱛᱮ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱛᱤᱱ ᱱᱟᱢᱵᱟᱨ ᱨᱮᱱᱟᱜ ᱠᱟᱴᱠᱚᱢ ᱞᱟᱦᱟ ᱥᱮᱫ ᱵᱚᱱ ᱧᱮᱞᱟ ᱵᱟᱵᱟ ᱛᱤᱞᱠᱟᱹ ᱢᱟᱹᱡᱷᱤ ᱫᱚ ᱚᱠᱚᱭ ᱥᱟᱦᱮᱵ ᱥᱟᱨ ᱛᱮ ᱜᱚᱡ ᱞᱮᱫᱮᱭᱟ ᱢᱤᱫ ᱨᱮ ᱢᱮᱱᱟᱜᱼᱟ ᱠᱞᱤᱯᱞᱮᱱᱰ ᱥᱟᱦᱮᱵ ᱵᱟᱨ ᱨᱮ ᱢᱮᱱᱟᱜᱼᱟ ᱥᱠᱨᱮᱯ ᱥᱟᱦᱮᱵ ᱥᱮ ᱜᱟᱨᱦᱟᱢ ᱥᱟᱦᱮᱵᱽ ᱥᱮ ᱤᱱᱰᱩᱡᱽ ᱥᱟᱦᱮᱵᱽ ᱱᱚᱣᱟ ᱨᱮᱱᱟᱜ ᱥᱟᱦᱤ ᱮᱱᱥᱟᱨ ᱫᱚ ᱦᱩᱭᱩᱜ ᱠᱟᱱᱟ ᱠᱤᱞᱤᱯᱞᱮᱱᱰ ᱥᱟᱦᱮᱵᱽ ᱠᱤᱞᱤᱯᱞᱮᱱᱰ ᱥᱟᱦᱮᱵᱽ ᱜᱮ ᱛᱤᱞᱠᱟᱹ ᱢᱟᱹᱡᱷᱤ ᱫᱚ ᱛᱟᱞᱮ ᱫᱟᱨᱮ ᱪᱮᱛᱟᱱ ᱠᱷᱚᱱᱮ ᱛᱩᱧ ᱜᱚᱡ ᱞᱮᱫᱮᱭᱟ ᱥᱚᱦᱨᱟᱭ ᱯᱚᱨᱚᱵᱽ ᱨᱮᱭᱟᱜ ᱯᱩᱱᱟᱝ ᱢᱟᱦᱟ ᱫᱚ ᱪᱮᱫ ᱠᱚ ᱢᱮᱛᱟᱜᱼᱟ ᱠᱷᱩᱱᱴᱟᱹᱣ ᱡᱟᱞᱮ ᱥᱮ ᱩᱢ ᱥᱮ ᱵᱚᱸᱜᱟ ᱛᱚ ᱱᱚᱣᱟ ᱨᱮᱱᱟᱜ ᱥᱟᱦᱤ ᱮᱱᱥᱟᱨ ᱫᱚ ᱦᱩᱭᱩᱜ ᱠᱟᱱᱟ ᱡᱟᱞᱮ ᱯᱩᱱᱟᱝ ᱢᱟᱦᱟ ᱫᱚ ᱟᱵᱚ ᱡᱟᱞᱮ ᱧᱩᱛᱩᱢ ᱛᱮᱵᱚᱱ ᱵᱟᱰᱟᱭᱟ ᱯᱟᱹᱦᱤᱞ ᱢᱟᱦᱟᱸ ᱫᱚ ᱟᱵᱚ ᱩᱢ ᱧᱩᱛᱩᱢ ᱛᱮᱵᱚᱱ ᱵᱟᱰᱟᱭᱟ ᱟᱨ ᱫᱚᱥᱟᱨ ᱢᱟᱦᱟᱸ ᱫᱚ ᱟᱵᱚ ᱵᱚᱸᱜᱟ ᱧᱩᱛᱩᱢ ᱛᱮ ᱟᱨ ᱛᱮᱥᱟᱨ ᱢᱟᱦᱟᱸ ᱫᱚ ᱟᱵᱚ ᱠᱷᱩᱱᱴᱟᱹᱣ ᱧᱩᱛᱩᱢ ᱛᱮᱵᱚᱱ ᱵᱟᱰᱟᱭᱟ ᱟᱨ ᱯᱩᱱᱟᱝ ᱢᱟᱦᱟᱸ ᱫᱚ ᱟᱵᱚ ᱡᱟᱞᱮ ᱧᱩᱛᱩᱢ ᱛᱮ ᱟᱨ ᱢᱚᱬᱮ ᱟᱱᱟᱝ ᱢᱟᱦᱟᱸ ᱫᱚ ᱟᱵᱚ ᱡᱟᱡᱽᱞᱮ ᱟᱨ ᱵᱟᱝ ᱠᱷᱤᱪᱲᱤ ᱢᱟᱦᱟᱸ ᱢᱮᱱᱛᱮ ᱦᱚᱸ ᱵᱚᱱ ᱢᱮᱛᱟᱜ ᱠᱟᱱᱟ᱾ ᱡᱤᱣᱤᱭᱟᱱ ᱨᱮᱭᱟᱜ ᱯᱟᱹᱨᱛᱩᱞ ᱱᱚᱣᱟ ᱢᱩᱫᱽ ᱨᱮ ᱚᱠᱟ ᱠᱟᱱᱟ? ᱥᱤᱨᱡᱚᱱ ᱨᱮᱭᱟᱜ ᱫᱟᱲᱮ, ᱪᱟᱸᱫᱚ, ᱮ ᱟᱨ ᱵᱤ ᱥᱮ ᱚᱠᱟ ᱦᱚᱸ ᱵᱟᱝ᱾ ᱛᱚ ᱱᱚᱣᱟ ᱠᱚᱨᱮ ᱡᱤᱣᱤᱭᱟᱱ ᱨᱮᱭᱟᱜ ᱯᱟᱹᱨᱛᱩᱞ ᱫᱚ ᱚᱠᱟᱴᱟᱜ ᱠᱟᱱᱟ? ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱮ ᱱᱟᱢᱵᱟᱨ ᱨᱮᱱᱟᱜ ᱮ ᱟᱨ ᱵᱤ ᱵᱟᱱᱟᱨ᱾ ᱥᱤᱨᱡᱚᱱ ᱨᱮᱭᱟᱜ ᱫᱟᱲᱮ᱾ ᱫᱟᱲᱮ ᱡᱟᱦᱟᱸ ᱪᱮᱛᱟᱱ ᱨᱮ ᱛᱟᱦᱮᱸᱱᱚᱜ ᱠᱟᱱᱟ ᱩᱱᱠᱩ ᱦᱚᱸ ᱟᱵᱚ ᱫᱚ ᱡᱤᱣᱤᱭᱟᱱ ᱵᱚᱱ ᱢᱮᱛᱟ ᱟᱠᱚ ᱠᱟᱱᱟ᱾ ᱟᱨ ᱟᱵᱚ ᱨᱮᱱ ᱡᱟᱦᱟᱸ ᱛᱤᱱᱟᱹᱜ ᱵᱚᱸᱜᱟ ᱵᱩᱨᱩ ᱠᱚ ᱢᱮᱱᱟᱜ ᱠᱚᱣᱟ ᱩᱱᱠᱩ ᱦᱚᱸ ᱟᱵᱚ ᱫᱚ ᱡᱤᱣᱤᱭᱟᱱ ᱜᱮ ᱵᱚᱱ ᱢᱟᱱᱟᱣᱮᱫ ᱠᱚᱣᱟ᱾ ᱢᱚᱬᱮ ᱜᱮᱞ ᱮᱭᱟᱭ ᱨᱮᱭᱟᱜ ᱠᱚᱥᱪᱮᱱ ᱠᱟᱱᱟ ᱯᱨᱚᱯᱷᱮᱥᱚᱨ ᱦᱟᱹᱨᱤᱭᱟᱨ ᱦᱟᱸᱥᱫᱟ ᱫᱚ ᱚᱠᱟ ᱡᱮᱞᱟ ᱨᱮᱱ ᱠᱟᱱᱟᱭ ᱯᱩᱨᱵᱤ ᱥᱤᱝᱵᱷᱩᱢ ᱯᱚᱥᱪᱤᱢᱤ ᱥᱤᱝᱵᱷᱩᱢ ᱥᱮ ᱥᱟᱨᱟᱭᱠᱮᱞᱟ ᱠᱷᱟᱨᱥᱚᱣᱟ ᱥᱮ ᱯᱩᱨᱩᱞᱤᱭᱟᱹ ᱨᱮᱱ ᱠᱟᱱᱟᱭ ᱛᱚ ᱱᱚᱣᱟ ᱨᱮᱱᱟᱜ ᱟᱱᱥᱟᱨ ᱫᱚ ᱦᱩᱭᱩᱜ ᱠᱟᱱᱟ ᱯᱮ ᱱᱟᱢᱵᱟᱨ ᱨᱮ ᱥᱟᱨᱟᱭᱠᱮᱞᱟ ᱠᱷᱟᱨᱥᱚᱣᱟ ᱥᱟᱨᱟᱭᱠᱮᱞᱟ ᱠᱷᱟᱨᱥᱚᱣᱟ ᱡᱟᱦᱟᱸ ᱫᱚ ᱨᱟᱡᱽᱱᱟᱜᱟᱨ ᱡᱷᱩᱢᱟᱹᱲ ᱟᱛᱳ ᱨᱮᱱ ᱛᱟᱦᱮᱱ ᱦᱚᱲ ᱠᱟᱱᱟᱭ ᱢᱚᱬᱮ ᱜᱮᱞ ᱤᱨᱟᱹᱞ ᱨᱮᱭᱟᱜ ᱠᱚᱦᱪᱮᱱ ᱠᱟᱱᱟ ᱫᱮᱵᱤ ᱫᱩᱨᱜᱟ ᱫᱚ ᱚᱠᱟ ᱯᱚᱨᱚᱵᱽ ᱨᱮᱭᱟᱜ ᱥᱮᱨᱮᱧ ᱨᱮᱵᱚᱱ ᱧᱩᱢᱮ ᱠᱟᱱᱟ ᱫᱟᱸᱥᱟᱭ ᱥᱚᱦᱨᱟᱭ ᱥᱮ ᱵᱟᱦᱟ ᱥᱮ ᱥᱟᱠᱨᱟᱛ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱫᱟᱸᱥᱟᱭ ᱯᱚᱨᱚᱵᱽ ᱫᱟᱸᱥᱟᱭ ᱯᱚᱨᱚᱵᱽ ᱨᱮᱜᱮ ᱟᱵᱚ ᱫᱮᱵᱤ ᱫᱩᱨᱜᱟᱹ ᱵᱚᱱ ᱧᱩᱢᱮ ᱠᱟᱱᱟ ᱢᱚᱬᱮ ᱜᱮᱞ ᱟᱨᱮ ᱨᱮᱭᱟᱜ ᱠᱚᱦᱪᱮᱱ ᱠᱟᱱᱟ ᱥᱚᱦᱨᱟᱭ ᱯᱚᱨᱚᱵᱽ ᱫᱚ ᱚᱠᱟ ᱧᱩᱛᱩᱢ ᱛᱮ ᱵᱟᱰᱟᱭᱚᱜ ᱠᱟᱱᱟ ᱦᱟᱹᱛᱷᱤ ᱞᱮᱠᱟᱱ ᱯᱚᱨᱚᱵᱽ ᱛᱟᱹᱨᱩᱵ ᱞᱮᱠᱟᱱ ᱯᱚᱨᱚᱵᱽ ᱥᱮ ᱥᱟᱫᱚᱢ ᱞᱮᱠᱟᱱ ᱯᱚᱨᱚᱵᱽ ᱥᱮ ᱚᱠᱟ ᱦᱚᱸ ᱵᱟᱝ᱾ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱦᱟᱹᱛᱤ ᱞᱮᱠᱟᱱ ᱯᱚᱨᱚᱵᱽ᱾ ᱪᱮᱫᱟᱜ ᱥᱮ ᱥᱚᱦᱨᱟᱭ ᱫᱚ ᱟᱵᱚ ᱥᱟᱱᱛᱷᱟᱞ ᱠᱚᱣᱟᱜ ᱥᱟᱱᱟᱢ ᱠᱷᱚᱱ ᱞᱟᱹᱴᱩ ᱯᱚᱨᱚᱵᱽ ᱠᱟᱱᱟ᱾ ᱚᱱᱟ ᱤᱭᱟᱹ ᱛᱮ ᱱᱚᱣᱟ ᱯᱚᱨᱚᱵᱽ ᱫᱚ ᱟᱵᱚ ᱦᱟᱹᱛᱤ ᱥᱟᱶ ᱵᱚᱱ ᱛᱩᱞᱟᱹ ᱡᱚᱠᱷᱟᱭᱮᱫ ᱠᱟᱱᱟ᱾ ᱛᱩᱨᱩᱭ ᱜᱮᱞ ᱨᱮ ᱠᱚᱦᱥᱪᱮᱱ ᱵᱚᱱ ᱧᱮᱞᱟ, ᱛᱩᱯᱩᱱ ᱜᱷᱟᱴ ᱚᱱᱚᱬᱦᱮ ᱫᱚ ᱚᱠᱚᱭᱮ ᱚᱞ ᱟᱠᱟᱫᱟ? ᱵᱟᱫᱟᱞ ᱢᱩᱨᱢᱩ, ᱨᱟᱹᱜᱷᱩᱱᱟᱛᱷ ᱴᱩᱰᱩ, ᱰᱚᱢᱚᱱ ᱦᱟᱸᱥᱫᱟ ᱥᱮ ᱰᱚᱠᱴᱚᱨ ᱠᱮ ᱥᱤ ᱴᱩᱰᱩ᱾ ᱛᱩᱯᱩᱱ ᱜᱷᱟᱴ ᱚᱱᱚᱬᱦᱮ ᱫᱚ ᱨᱟᱹᱜᱷᱩᱱᱟᱛᱷ ᱴᱩᱰᱩᱭ ᱚᱞ ᱟᱠᱟᱫᱼᱟ ᱵᱟᱨ ᱱᱚᱢᱵᱚᱨ ᱨᱮ᱾ ᱨᱟᱡᱟ ᱫᱚᱥᱨᱚᱛᱷ ᱨᱮᱱ ᱛᱤᱱᱟᱹᱜ ᱨᱟᱹᱱᱤ ᱠᱚ ᱛᱟᱦᱮᱸ ᱠᱟᱱ ᱛᱟᱭᱟ? ᱯᱚᱱᱭᱟ, ᱵᱟᱨᱭᱟ ᱥᱮ ᱢᱤᱫᱴᱟᱝ ᱥᱮ ᱯᱮᱭᱟ? ᱱᱚᱣᱟ ᱨᱮᱱᱟᱜ ᱥᱟᱹᱦᱤ ᱟᱱᱥᱟᱨ ᱫᱚ ᱦᱩᱭᱩᱜ ᱠᱟᱱᱟ ᱯᱮᱭᱟ ᱨᱟᱡᱟ ᱫᱟᱥᱨᱚᱛᱷ ᱨᱮᱱ ᱯᱮᱭᱟ ᱨᱟᱱᱤ ᱠᱚ ᱛᱟᱦᱮᱸ ᱠᱟᱱ ᱛᱟᱭᱟ ᱯᱟᱹᱦᱤᱞ ᱨᱟᱱᱤ ᱫᱚᱭ ᱛᱟᱦᱮᱸ ᱠᱟᱱᱟᱭ ᱠᱚᱥᱟᱞᱤᱭᱟ ᱟᱨ ᱫᱚᱥᱟᱨ ᱨᱟᱱᱤ ᱞᱮᱠᱟᱛᱮ ᱛᱟᱦᱮᱸ ᱠᱟᱱ ᱛᱟᱭᱟᱭ ᱥᱩᱢᱤᱛᱨᱟ ᱟᱨ ᱛᱮᱥᱟᱨ ᱨᱟᱱᱤ ᱞᱮᱠᱟᱛᱮ ᱛᱟᱦᱮᱸ ᱠᱟᱱᱟᱭ ᱨᱟᱱᱤ ᱠᱮ ᱠᱮ ᱛᱩᱨᱩᱭ ᱜᱮᱞ ᱵᱟᱨ ᱨᱮᱭᱟᱜ ᱠᱚᱥᱪᱮᱱ ᱠᱟᱱᱟ ᱰᱟᱠᱴᱚᱨ ᱠᱮ ᱥᱤ ᱴᱩᱰᱩᱣᱟᱜ ᱡᱟᱱᱟᱢ ᱢᱟᱦᱟ ᱫᱚ ᱛᱤᱥ ᱠᱟᱱᱟ ᱵᱟᱨᱚ ᱟᱯᱨᱮᱞ ᱩᱱᱤᱥᱥᱚ ᱵᱟᱣᱟᱱ ᱱᱚ ᱟᱯᱨᱮᱞ ᱩᱱᱤᱥᱥᱚ ᱵᱟᱨᱥᱮᱴ ᱱᱚ ᱟᱯᱨᱮᱞ ᱩᱱᱤᱥᱥᱚ ᱯᱚᱪᱟᱥ ᱥᱮ ᱱᱚ ᱟᱯᱨᱮᱞ ᱩᱱᱤᱥᱥᱚ ᱵᱟᱣᱟᱱ᱾ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱩᱱ ᱱᱟᱢᱵᱟᱨ ᱨᱮ ᱱᱚ ᱟᱯᱨᱮᱞ ᱩᱱᱤᱥᱥᱚ ᱵᱟᱣᱟᱱ ᱨᱮ᱾ ᱛᱩᱨᱩᱭ ᱜᱮᱞ ᱯᱮ ᱨᱮᱭᱟᱜ ᱠᱚᱦᱪᱮᱱ ᱠᱟᱱᱟ ᱢᱟᱨᱟᱝ ᱵᱩᱨᱩ ᱫᱟᱥᱱᱟ ᱫᱟᱥ ᱟᱜ ᱵᱷᱮᱱᱛᱟ ᱠᱟᱛᱷᱟ ᱨᱮᱭᱟᱜ ᱢᱟᱱᱮ ᱪᱮᱫ ᱠᱟᱱᱟ? ᱵᱩᱨᱩ ᱫᱟᱥᱟᱜ, ᱩᱥᱟᱹᱫᱚᱜ ᱥᱮ ᱨᱟᱹᱥᱠᱟᱹ ᱥᱮ ᱫᱷᱟᱹᱨᱛᱤ ᱞᱟᱲᱟᱜ᱾ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱩᱥᱟᱹᱫᱚᱜ᱾ ᱛᱩᱨᱩᱭ ᱜᱮᱞ ᱯᱩᱱ ᱨᱮ ᱠᱚᱦᱪᱮᱱ ᱠᱟᱱᱟ ᱵᱟᱹᱭ ᱵᱟᱹᱭ ᱨᱮᱭᱟᱜ ᱩᱞᱴᱟᱹ ᱥᱟᱵᱟᱫ ᱪᱮᱫ ᱠᱟᱱᱟ? ᱱᱟᱥᱮ ᱱᱟᱥᱮ ᱦᱟᱠᱚ ᱯᱟᱠᱚ ᱥᱮ ᱟᱥᱠᱮᱛᱚᱜ ᱥᱮ ᱯᱩᱱ ᱨᱮ ᱢᱮᱱᱟᱜᱼᱟ ᱱᱚᱣᱟ ᱠᱚ ᱡᱚᱛᱚ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱦᱟᱠᱚ ᱯᱟᱠᱚ ᱛᱩᱨᱩᱭ ᱜᱮᱞ ᱢᱚᱬᱮ ᱨᱮᱭᱟᱜ ᱠᱚᱥᱪᱮᱱ ᱠᱟᱱᱟ ᱰᱟᱦᱟᱨ ᱥᱮᱨᱮᱧ ᱫᱚ ᱚᱠᱟ ᱪᱟᱸᱫᱚ ᱨᱮ ᱠᱚ ᱥᱮᱨᱮᱧᱟ ᱢᱟᱜᱽ ᱪᱟᱸᱫᱚ ᱵᱷᱟᱫᱚ ᱪᱟᱸᱫᱚ ᱥᱮ ᱥᱟᱱ ᱪᱟᱸᱫᱚ ᱥᱮ ᱪᱮᱛ ᱪᱟᱸᱫᱚ ᱛᱚ ᱰᱟᱦᱟᱨ ᱥᱮᱨᱮᱧ ᱫᱚ ᱟᱵᱚᱣᱟᱜ ᱢᱟᱜᱽ ᱪᱟᱸᱫᱚ ᱨᱮ ᱠᱚ ᱥᱮᱨᱮᱧᱟ ᱛᱩᱨᱩᱭ ᱜᱮᱞ ᱛᱩᱨᱩᱭ ᱨᱮᱭᱟᱜ ᱠᱚᱥᱪᱮᱱ ᱠᱟᱱᱟ ᱯᱟᱹᱦᱤᱞ ᱨᱮ ᱫᱚ ᱥᱟᱱᱛᱷᱟᱞ ᱠᱚᱣᱟᱜ ᱯᱟᱹᱨᱤᱥ ᱫᱚ ᱛᱤᱱᱟᱹᱜ ᱦᱟᱹᱴᱤᱧ ᱨᱮ ᱛᱟᱦᱮᱸ ᱠᱟᱱᱟ ᱛᱚ ᱯᱟᱹᱦᱤᱞ ᱩᱛᱟᱹᱨ ᱨᱮ ᱥᱟᱱᱛᱷᱟᱞ ᱠᱚᱣᱟᱜ ᱯᱟᱹᱨᱤᱥ ᱫᱚ ᱛᱤᱱᱟᱹᱜ ᱦᱟᱹᱴᱤᱧ ᱨᱮ ᱛᱟᱦᱮᱸ ᱠᱟᱱᱟ ᱛᱩᱨᱩᱭ ᱦᱟᱹᱴᱤᱧ ᱨᱮ ᱤᱨᱟᱹᱞ ᱦᱟᱹᱴᱤᱧ ᱨᱮ ᱥᱮ ᱮᱭᱟᱭ ᱦᱟᱹᱴᱤᱧ ᱨᱮ ᱥᱮ ᱯᱩᱱ ᱦᱟᱹᱴᱤᱧ ᱨᱮ ᱛᱚ ᱥᱟᱱᱛᱷᱟᱞ ᱠᱚ ᱯᱟᱹᱦᱤᱞ ᱩᱛᱟᱹᱨ ᱯᱟᱹᱨᱤᱥ ᱠᱚ ᱦᱟᱹᱴᱤᱧ ᱞᱮᱫᱟ ᱩᱱᱨᱮ ᱯᱟᱹᱨᱤᱥ ᱫᱚ ᱛᱟᱦᱮᱸ ᱠᱟᱱᱟ ᱮᱭᱟᱭ ᱮᱭᱟᱭ ᱜᱚᱴᱟᱝ ᱯᱟᱹᱨᱤᱥ ᱛᱟᱦᱮᱸ ᱠᱟᱱᱟ ᱛᱩᱨᱩᱭ ᱜᱮᱞ ᱮᱭᱟᱭ ᱨᱮᱭᱟᱜ ᱠᱚᱥᱪᱮᱱ ᱠᱟᱱᱟ ᱟᱱᱠᱷᱟ ᱞᱟᱦᱟ ᱫᱷᱩᱛᱤ ᱫᱚ ᱚᱠᱟ ᱠᱟᱹᱦᱱᱤ ᱯᱩᱛᱷᱤ ᱨᱮ ᱚᱞ ᱟᱠᱟᱱᱟ? ᱯᱮ ᱡᱚᱲ ᱠᱟᱹᱦᱱᱤ ᱨᱮ, ᱢᱟᱭᱟ ᱡᱟᱞ ᱨᱮ ᱥᱮ ᱧᱩᱛ ᱟᱨ ᱢᱟᱨᱥᱟᱞ ᱥᱮ ᱯᱩᱱ ᱨᱮ ᱢᱮᱱᱟᱜᱼᱟ ᱠᱟᱹᱦᱱᱤ ᱟᱨ ᱜᱟᱱᱛᱷᱟᱨ ᱨᱮ᱾ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱮ ᱡᱚᱲ ᱠᱟᱹᱦᱱᱤ ᱨᱮ᱾ ᱟᱱᱠᱷᱟ ᱞᱟᱦᱟ ᱫᱷᱩᱛᱤ ᱫᱚ ᱯᱮ ᱡᱚᱲ ᱠᱟᱹᱦᱱᱤ ᱯᱩᱛᱷᱤ ᱨᱮ ᱚᱞ ᱟᱠᱟᱱᱟ᱾ ᱛᱩᱨᱩᱭ ᱜᱮᱞ ᱤᱨᱟᱹᱞ ᱨᱮᱭᱟᱜ ᱠᱚᱥᱪᱮᱱ ᱠᱟᱱᱟ ᱱᱚᱣᱟ ᱢᱩᱫᱽ ᱨᱮ ᱵᱮᱡᱤᱣᱤᱭᱟᱱ ᱵᱟᱪᱷᱟᱣ ᱢᱮ᱾ ᱤᱯᱤᱞ ᱫᱟᱨᱮ ᱵᱮᱨ ᱥᱮ ᱱᱚᱣᱟ ᱠᱚ ᱡᱚᱛᱚ ᱛᱚ ᱱᱚᱣᱟ ᱠᱚ ᱢᱩᱫᱽ ᱨᱮ ᱵᱮᱼᱡᱤᱣᱤᱭᱟᱱ ᱫᱚ ᱚᱠᱟᱴᱟᱜ ᱠᱟᱱᱟ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱵᱟᱨ ᱱᱟᱢᱵᱟᱨ ᱫᱟᱨᱮ ᱫᱟᱨᱮ ᱜᱮ ᱟᱵᱚ ᱵᱮᱼᱡᱤᱣᱤᱭᱟᱱ ᱞᱮᱠᱟ ᱛᱮᱵᱚᱱ ᱢᱟᱱᱟᱣᱮᱫ ᱠᱟᱱᱟ ᱟᱨ ᱟᱵᱚ ᱡᱟᱦᱟᱸ ᱛᱤᱱᱟᱹᱜ ᱜᱮ ᱤᱯᱤᱞ ᱦᱩᱭᱮᱱ ᱪᱟᱸᱫᱚᱭ ᱦᱩᱭᱮᱱ ᱱᱚᱣᱟ ᱥᱮ ᱱᱚᱣᱟ ᱵᱮᱨ ᱦᱩᱭᱮᱱ ᱱᱩᱠᱩ ᱫᱚ ᱟᱵᱚ ᱡᱤᱣᱤᱭᱟᱱ ᱞᱮᱠᱟ ᱛᱮᱵᱚᱱ ᱢᱟᱱᱟᱣᱮᱫ ᱠᱚᱣᱟ᱾ ᱛᱩᱨᱩᱭ ᱜᱮᱞ ᱟᱨᱮ ᱨᱮᱭᱟᱜ ᱠᱚᱣᱥᱪᱮᱱ ᱠᱟᱱᱟ ᱮᱢ ᱟᱠᱟᱱ ᱚᱱᱚᱬᱦᱮ ᱛᱷᱟᱨ ᱚᱠᱟ ᱚᱱᱚᱬᱦᱮ ᱠᱷᱚᱱ ᱦᱟᱛᱟᱣ ᱟᱠᱟᱱᱟ? ᱚᱠᱚᱭ ᱛᱤᱦᱤᱧᱮ ᱢᱮᱫ ᱞᱩᱛᱩᱨ ᱟᱵᱚ ᱠᱟᱱ ᱚᱠᱚᱭ ᱨᱟᱹᱜᱤ ᱦᱚᱲᱢᱚᱭ ᱛᱩᱯᱩ ᱨᱟᱲᱮ ᱡᱮ ᱚᱠᱚᱭ ᱛᱮᱛᱟᱝ ᱟᱹᱱᱤᱡ ᱫᱟᱜ ᱮ ᱧᱩᱭᱮᱫ᱾ ᱛᱚ ᱱᱚᱣᱟ ᱚᱱᱚᱬᱦᱮ ᱫᱚ ᱚᱠᱟ ᱚᱱᱚᱬᱦᱮ ᱠᱷᱚᱱ ᱦᱟᱛᱟᱣ ᱟᱠᱟᱱᱟ᱾ ᱢᱤᱫ ᱨᱮ ᱢᱮᱱᱟᱜᱼᱟ ᱛᱩᱯᱩᱱ ᱜᱷᱟᱴ, ᱵᱟᱨ ᱨᱮ ᱢᱮᱱᱟᱜᱼᱟ ᱠᱩᱸᱫᱽ ᱜᱷᱟᱴ, ᱯᱮ ᱨᱮ ᱢᱮᱱᱟᱜᱼᱟ ᱡᱷᱟᱨ ᱯᱮ ᱨᱮ ᱢᱮᱱᱟᱜᱼᱟ ᱡᱷᱟᱨᱱᱟ ᱟᱨ ᱯᱩᱱ ᱨᱮ ᱢᱮᱱᱟᱜᱼᱟ ᱜᱚᱨᱚᱵᱽ᱾ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱢᱤᱫ ᱱᱟᱢᱵᱟᱨ ᱨᱮᱱᱟᱜ ᱛᱩᱯᱩᱱ ᱜᱷᱟᱴ᱾ ᱛᱩᱯᱩᱱ ᱜᱷᱟᱴ ᱨᱮᱱᱟᱜ ᱚᱱᱚᱬᱦᱮ ᱠᱷᱚᱱ ᱱᱚᱣᱟ ᱫᱚ ᱦᱟᱛᱟᱣ ᱟᱠᱟᱱᱟ᱾ ᱮᱭᱟᱭ ᱜᱮᱞ ᱨᱮᱭᱟᱜ ᱠᱚᱥᱪᱮᱱ ᱵᱚᱱ ᱧᱮᱞᱟ ᱥᱟᱱᱛᱷᱟᱞᱤ ᱨᱮ ᱡᱟᱹᱛᱤ ᱥᱮ ᱡᱟᱱᱟᱝ ᱨᱮᱭᱟᱜ ᱛᱤᱱᱟᱹᱜ ᱦᱟᱹᱴᱤᱧ ᱢᱮᱱᱟᱜᱼᱟ? ᱯᱮᱭᱟ ᱥᱮ ᱵᱟᱨᱭᱟ ᱥᱮ ᱯᱮ ᱨᱮ ᱢᱮᱱᱟᱜᱼᱟ ᱢᱚᱬᱮ ᱜᱚᱴᱟᱝ ᱥᱮ ᱯᱩᱱ ᱨᱮ ᱢᱮᱱᱟᱜᱼᱟ ᱯᱚᱱᱭᱟ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱚᱱᱭᱟ ᱯᱚᱱᱭᱟ ᱦᱟᱹᱴᱤᱧ ᱛᱮ ᱡᱟᱱᱟᱝ ᱫᱚ ᱦᱟᱹᱴᱤᱧ ᱟᱠᱟᱱᱟ ᱠᱚᱲᱟ ᱡᱟᱱᱟᱝ ᱠᱩᱲᱤ ᱡᱟᱱᱟᱝ ᱡᱟᱹᱛ ᱡᱟᱱᱟᱝ ᱟᱨ ᱦᱟᱹᱫ ᱡᱟᱱᱟᱝ ᱞᱮᱠᱟᱛᱮ ᱟᱵᱚᱣᱟᱜ ᱡᱟᱱᱟᱝ ᱫᱚ ᱦᱟᱹᱴᱤᱧ ᱢᱮᱱᱟᱜᱼᱟ ᱮᱭᱟᱭ ᱜᱮᱞ ᱢᱤᱫ ᱨᱮᱭᱟᱜ ᱠᱚᱦᱪᱮᱱ ᱠᱟᱱᱟ ᱵᱤᱨᱥᱟ ᱢᱩᱱᱰᱟᱣᱟᱜ ᱡᱟᱱᱟᱢ ᱟᱹᱛᱩ ᱧᱩᱛᱩᱢ ᱫᱚ ᱪᱮᱫ ᱠᱟᱱᱟ ᱥᱚᱱᱟᱦᱟᱹᱛᱩ ᱢᱟᱨᱟᱝ ᱦᱟᱹᱛᱩ ᱥᱮ ᱩᱞᱤ ᱦᱟᱹᱛᱩ ᱥᱮ ᱯᱟᱱ ᱦᱟᱹᱛᱩ᱾ ᱛᱚ ᱵᱤᱨᱥᱟ ᱢᱩᱱᱰᱟᱣᱟᱜ ᱡᱟᱱᱟᱢ ᱟᱛᱳ ᱫᱚ ᱦᱩᱭᱩᱜ ᱠᱟᱱᱟ ᱩᱞᱤ ᱦᱟᱹᱛᱩ᱾ ᱮᱭᱟᱭ ᱜᱮᱞ ᱵᱟᱨ ᱨᱮᱭᱟᱜ ᱠᱚᱦᱪᱮᱱ ᱠᱟᱱᱟ ᱚᱠᱟ ᱩᱡᱱᱩᱢ ᱦᱚᱛᱮᱛᱮ ᱟᱸᱡᱚᱢᱤᱡ ᱵᱟᱵᱚᱛ ᱵᱟᱰᱟᱭᱚᱜᱼᱟ ᱚᱱᱟ ᱫᱚ ᱠᱟᱱᱟ ᱯᱟᱹᱦᱤᱞ ᱦᱚᱲ, ᱮᱴᱟᱜ ᱦᱚᱲ ᱥᱮ ᱫᱚᱥᱟᱨ ᱦᱚᱲ ᱥᱮ ᱱᱚᱣᱟ ᱠᱚ ᱚᱠᱟ ᱜᱮ ᱵᱟᱝ᱾ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱮ ᱱᱟᱢᱵᱟᱨ ᱨᱮᱭᱟᱜ ᱫᱚᱥᱟᱨ ᱦᱚᱲ᱾ ᱫᱚᱥᱟᱨ ᱦᱚᱲ ᱨᱮᱜᱮ ᱟᱸᱡᱚᱢᱤᱡ ᱵᱟᱵᱚᱛ ᱵᱟᱰᱟᱭᱚᱜ ᱠᱟᱱᱟ᱾ ᱯᱟᱹᱦᱤᱞ ᱦᱚᱲ ᱨᱮᱫᱚ ᱟᱵᱚ ᱢᱮᱢᱮᱱ ᱦᱚᱲᱟᱜ ᱵᱟᱰᱟᱭ ᱧᱟᱢᱚᱜ ᱠᱟᱱᱟ ᱟᱨ ᱮᱴᱟᱜ ᱦᱚᱲ ᱨᱮᱫᱚ ᱟᱵᱚ ᱡᱟᱦᱟᱸᱭ ᱵᱟᱵᱚᱛ ᱛᱮ ᱢᱮᱱᱚᱜᱼᱟ ᱩᱱᱤ ᱤᱫᱤ ᱠᱟᱛᱮ ᱵᱟᱰᱟᱭ ᱧᱟᱢᱚᱜ ᱠᱟᱱᱟ᱾ ᱮᱭᱟᱭ ᱜᱮᱞ ᱯᱮ ᱨᱮᱭᱟᱜ ᱠᱚᱥᱪᱮᱱ ᱠᱟᱱᱟ ᱰᱤᱵᱟᱹ ᱠᱤᱥᱩᱱ ᱛᱟᱹᱠᱤᱱᱟᱜ ᱥᱟᱹᱜᱟᱹᱭ ᱫᱚ ᱪᱮᱫ ᱠᱟᱱ ᱛᱟᱹᱠᱤᱱᱟ? ᱰᱤᱵᱟᱹ ᱠᱤᱥᱩᱱ ᱛᱟᱹᱠᱤᱱᱟᱜ ᱥᱟᱹᱜᱟᱹᱭ ᱫᱚ ᱪᱮᱫ ᱠᱟᱱ ᱛᱟᱹᱠᱤᱱᱟ? ᱢᱟᱢᱚ ᱦᱟᱛᱚᱢ ᱵᱚᱭᱦᱟ, ᱠᱩᱢᱟᱹᱧᱟ ᱥᱮ ᱵᱟ ᱦᱚᱧᱦᱟᱨᱤᱭᱟ ᱥᱮ ᱜᱟᱛᱮ ᱠᱚᱲᱟ᱾ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱢᱟᱢᱚ ᱦᱟᱛᱚᱢ ᱵᱚᱭᱦᱟ ᱰᱤᱵᱟᱹ ᱟᱨ ᱠᱤᱥᱩᱱ ᱫᱚᱠᱤᱱ ᱛᱟᱦᱮᱸ ᱠᱟᱱᱟ᱾ ᱰᱤᱵᱟᱹ ᱣᱟᱜ ᱧᱩᱛᱩᱢ ᱫᱚ ᱛᱟᱦᱮᱸ ᱠᱟᱱ ᱛᱟᱭᱟ ᱰᱤᱵᱟᱹ ᱥᱚᱨᱮᱱ ᱟᱨ ᱠᱤᱥᱩᱱ ᱟᱜ ᱯᱩᱨᱟᱹ ᱧᱩᱛᱩᱢ ᱫᱚ ᱛᱟᱦᱮᱸ ᱠᱟᱱ ᱛᱟᱭᱟ ᱠᱤᱥᱩᱱ ᱢᱩᱨᱢᱩ ᱟᱨ ᱱᱩᱠᱤᱱ ᱫᱚ ᱢᱟᱢᱚ ᱦᱟᱛᱚᱢ ᱵᱚᱭᱦᱟ ᱠᱤᱱ ᱛᱟᱦᱮᱸ ᱠᱟᱱᱟ᱾ ᱮᱭᱟᱭ ᱜᱮᱞ ᱯᱩᱱ ᱨᱮᱭᱟᱜ ᱠᱚᱦᱪᱮᱱ ᱠᱟᱱᱟ ᱥᱟᱱᱛᱷᱟᱞᱤ ᱛᱮ ᱞᱳᱠ ᱥᱟᱦᱤᱛᱤ ᱫᱚ ᱪᱤᱜ ᱠᱚ ᱢᱮᱛᱟᱜᱼᱟ? ᱚᱞ ᱥᱟᱶᱦᱮᱫ, ᱦᱚᱲ ᱥᱟᱶᱦᱮᱫ ᱥᱮ ᱥᱤᱨᱡᱟᱹᱣ ᱥᱟᱶᱦᱮᱫ ᱥᱮ ᱮ ᱟᱨ ᱥᱤ ᱵᱟᱱᱟᱨ᱾ ᱛᱚ ᱟᱵᱚ ᱥᱟᱦᱮᱛᱤ ᱫᱚ ᱟᱵᱚ ᱥᱟᱶᱦᱮᱫ ᱧᱩᱛᱩᱢ ᱛᱮᱦᱚᱸ ᱵᱚᱱ ᱵᱟᱰᱟᱭᱟ᱾ ᱥᱟᱶᱦᱮᱫ ᱫᱚ ᱟᱵᱚ ᱟᱵᱚᱣᱟᱜ ᱵᱟᱨ ᱦᱟᱹᱴᱤᱧ ᱛᱮ ᱦᱟᱹᱴᱤᱧ ᱟᱠᱟᱱᱟ ᱚᱞ ᱥᱟᱶᱦᱮᱫ ᱟᱨ ᱨᱚᱲ ᱥᱟᱶᱦᱮᱫ ᱛᱮ᱾ ᱞᱳᱠ ᱥᱟᱦᱮᱛᱤ ᱫᱚ ᱟᱵᱚ ᱫᱚᱵᱚᱱ ᱢᱮᱛᱟᱜ ᱠᱟᱱᱟ ᱦᱚᱲ ᱥᱟᱶᱦᱮᱫ᱾ ᱚᱞ ᱥᱟᱶᱦᱮᱫ ᱜᱮ ᱟᱵᱚ ᱥᱤᱨᱡᱟᱹᱣ ᱥᱟᱶᱦᱮᱫ ᱦᱚᱸ ᱵᱚᱱ ᱢᱮᱛᱟᱜ ᱠᱟᱱᱟ ᱟᱨ ᱦᱚᱲ ᱥᱟᱶᱦᱮᱫ ᱜᱮ ᱟᱵᱚ ᱨᱚᱲ ᱥᱟᱶᱦᱮᱫ ᱵᱚᱱ ᱢᱮᱛᱟᱜ ᱠᱟᱱᱟ ᱟᱨ ᱥᱤᱨᱡᱟᱹᱣ ᱥᱟᱶᱦᱮᱫ ᱟᱨ ᱚᱞ ᱥᱟᱶᱦᱮᱫ ᱫᱚ ᱵᱟᱱᱟᱨ ᱢᱤᱫ ᱜᱮᱭᱟ᱾ ᱮᱭᱟᱭ ᱜᱮᱞ ᱢᱚᱬᱮ ᱨᱮᱭᱟᱜ ᱠᱚᱥᱪᱮᱱ ᱠᱟᱱᱟ ᱫᱩᱨᱩᱢᱡᱟᱜ ᱫᱚ ᱚᱠᱟ ᱯᱚᱨᱚᱵᱽ ᱨᱮᱵᱚᱱ ᱮᱱᱮᱡ ᱥᱮᱨᱮᱧᱟ? ᱵᱟᱦᱟ, ᱠᱟᱨᱟᱢ, ᱢᱟᱜᱽ ᱥᱮ ᱥᱚᱦᱨᱟᱭ᱾ ᱛᱚ ᱫᱩᱨᱩᱢᱡᱟ ᱫᱚ ᱥᱚᱦᱨᱟᱭ ᱯᱚᱨᱚᱵᱽ ᱨᱮᱠᱚ ᱮᱱᱮᱡ ᱠᱟᱱᱟ᱾ ᱥᱚᱦᱨᱟᱭ ᱯᱚᱨᱚᱵᱽ ᱨᱮᱭᱟᱜ ᱡᱟᱦᱟᱸ ᱢᱩᱪᱟᱹᱫ ᱢᱟᱦᱟᱸ ᱠᱟᱱᱟ ᱡᱟᱞᱮ ᱥᱮ ᱡᱟᱡᱽᱞᱮ ᱢᱟᱦᱟᱸ ᱵᱚᱱ ᱢᱮᱛᱟᱜ ᱠᱟᱱᱟ ᱩᱱ ᱨᱮ ᱱᱚᱶᱟ ᱫᱩᱨᱩᱢᱡᱟ ᱮᱱᱮᱡ ᱥᱮᱨᱮᱧ ᱠᱚ ᱥᱮᱨᱮᱧᱟ᱾ ᱮᱭᱟᱭ ᱜᱮᱞ ᱛᱩᱨᱩᱭ ᱨᱮᱭᱟᱜ ᱠᱚᱦᱪᱮᱱ ᱠᱟᱱᱟ ᱥᱟᱱᱟ ᱚᱱᱚᱬᱦᱮᱸ ᱫᱚ ᱚᱠᱟ ᱛᱷᱚᱠ ᱨᱮᱭᱟᱜ ᱚᱱᱚᱬᱦᱮᱸ ᱠᱟᱱᱟ? ᱥᱟᱢᱟᱡᱽ ᱫᱩᱞᱟᱹᱲ᱾ ᱯᱤᱨᱤᱛᱤᱭᱟ ᱫᱩᱞᱟᱹᱲ ᱥᱮ ᱫᱤᱥᱚᱢ ᱵᱷᱟᱹᱠᱛᱤ ᱥᱮ ᱚᱠᱟ ᱜᱮ ᱵᱟᱝ᱾ ᱛᱚ ᱥᱟᱱᱟ ᱚᱱᱚᱬᱦᱮᱸ ᱫᱚ ᱟᱵᱚᱣᱟᱜ ᱫᱤᱥᱚᱢ ᱵᱷᱟᱹᱠᱛᱤ ᱤᱫᱤ ᱠᱟᱛᱮ ᱱᱚᱣᱟ ᱚᱱᱚᱬᱦᱮᱸ ᱫᱚ ᱚᱞ ᱟᱠᱟᱱᱟ᱾ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱯᱮ ᱱᱟᱢᱵᱟᱨ ᱫᱤᱥᱚᱢ ᱵᱷᱟᱹᱠᱛᱤ᱾ ᱮᱭᱟᱭ ᱜᱮᱞ ᱮᱭᱟᱭ ᱨᱮᱭᱟᱜ ᱠᱚᱦᱪᱮᱱ ᱠᱟᱱᱟ ᱦᱟᱭ ᱦᱟᱭ ᱡᱟᱞᱟ ᱯᱩᱨᱤ ᱨᱮ ᱦᱟᱭ ᱦᱟᱭ ᱱᱩᱠᱤᱱ ᱢᱟᱱᱣᱟ ᱦᱟᱭ ᱦᱟᱭ ᱵᱩᱥᱟᱹᱜ ᱟᱱᱟ ᱠᱤᱱ ᱱᱚᱣᱟ ᱫᱚ ᱪᱮᱫ ᱥᱮᱨᱮᱧ ᱠᱟᱱᱟ? ᱱᱚᱣᱟ ᱥᱮᱨᱮᱧ ᱫᱚ ᱟᱵᱚᱣᱟᱜ ᱢᱟᱱᱣᱟ ᱡᱟᱱᱟᱢ ᱥᱮᱨᱮᱧ ᱠᱟᱱ ᱛᱟᱵᱚᱱᱟ᱾ ᱡᱚᱠᱷᱚᱱ ᱯᱤᱞᱪᱩ ᱦᱟᱲᱟᱢ ᱯᱤᱞᱪᱩ ᱵᱩᱲᱦᱤ ᱦᱟᱸᱥ ᱦᱟᱸᱥᱤᱞ ᱵᱤᱞᱤ ᱠᱷᱚᱱ ᱠᱤᱱ ᱡᱟᱱᱟᱢ ᱚᱠᱛᱮ ᱚᱠᱛᱮ ᱨᱮᱱᱟᱜ ᱱᱚᱣᱟ ᱥᱮᱨᱮᱧ ᱫᱚ ᱠᱟᱱᱟ᱾ ᱠᱟᱨᱟᱢ ᱯᱚᱨᱚᱵᱽ ᱨᱮᱫᱚ ᱪᱮᱫ ᱥᱮᱨᱮᱧ ᱠᱚ ᱥᱮᱨᱮᱧᱟ? ᱫᱟᱸᱥᱟᱭ, ᱨᱤᱸᱡᱷᱟᱹ, ᱰᱟᱦᱟᱨ ᱥᱮ ᱱᱚᱣᱟ ᱨᱮ ᱚᱠᱟ ᱜᱮ ᱵᱟᱝ᱾ ᱛᱚ ᱠᱟᱨᱟᱢ ᱯᱚᱨᱚᱵᱽ ᱨᱮᱫᱚ ᱟᱵᱚ ᱨᱤᱸᱡᱷᱟᱹ ᱥᱮᱨᱮᱧ ᱵᱚᱱ ᱥᱮᱨᱮᱧᱮᱫ ᱠᱟᱱᱟ ᱵᱟᱨ ᱱᱟᱢᱵᱟᱨ ᱨᱮᱱᱟᱜ ᱥᱟᱹᱦᱤ ᱛᱮᱞᱟ ᱦᱩᱭᱩᱜ ᱠᱟᱱᱟ ᱮᱭᱟᱭ ᱜᱮᱞ ᱟᱨᱮ ᱨᱮᱭᱟᱜ ᱠᱚᱦᱪᱮᱱ ᱠᱟᱱᱟ ᱢᱟᱦᱮᱥᱞᱟᱞ ᱫᱟᱨᱳᱜᱟ ᱫᱚ ᱚᱠᱟ ᱨᱮᱱ ᱫᱟᱨᱳᱜᱟᱭ ᱛᱟᱦᱮᱸ ᱠᱟᱱᱟ ᱫᱤᱜᱷᱤ ᱨᱮᱱ ᱥᱮ ᱯᱟᱸᱪᱠᱟᱹᱴᱷᱤᱭᱟᱹ ᱨᱮᱱ ᱵᱚᱣᱟᱨᱤᱡᱳᱨ ᱥᱮ ᱯᱤᱭᱟᱞᱯᱩᱨ ᱨᱮᱱᱮ ᱛᱟᱦᱮᱸ ᱠᱟᱱᱟ ᱛᱚ ᱢᱟᱦᱮᱥᱞᱟᱞ ᱫᱟᱨᱳᱜᱟ ᱫᱚ ᱫᱤᱜᱷᱤ ᱛᱷᱟᱱᱟ ᱨᱮᱱ ᱫᱟᱨᱳᱜᱟᱭ ᱛᱟᱦᱮᱸ ᱠᱟᱱᱟ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱢᱤᱫ ᱱᱟᱢᱵᱟᱨ ᱨᱮᱱᱟᱜ ᱤᱨᱟᱹᱞ ᱜᱮᱞ ᱨᱮᱭᱟᱜ ᱠᱚᱥᱪᱮᱱ ᱠᱟᱱᱟ ᱢᱟᱱᱚᱛᱤᱭᱟᱹ ᱫᱨᱳᱣᱯᱚᱫᱤ ᱢᱩᱨᱢᱩ ᱫᱚ ᱚᱠᱟ ᱯᱚᱱᱚᱛ ᱨᱮᱱ ᱠᱟᱱᱟᱭ ᱳᱰᱤᱥᱟ ᱨᱮᱱ ᱥᱮ ᱡᱷᱟᱲᱠᱷᱚᱸᱰ ᱨᱮ ᱥᱮ ᱵᱤᱦᱟᱨ ᱨᱮ ᱥᱮ ᱯᱚᱥᱪᱤᱢ ᱵᱟᱝᱜᱟᱞ ᱨᱮ ᱛᱚ ᱢᱟᱱᱚᱛᱤᱭᱟᱹ ᱫᱨᱳᱣᱯᱚᱫᱤ ᱢᱩᱨᱢᱩ ᱫᱚ ᱳᱰᱤᱥᱟ ᱨᱟᱡᱽ ᱨᱮᱱ ᱠᱟᱱᱟᱭ ᱤᱨᱟᱹᱞ ᱜᱮᱞ ᱢᱤᱫ ᱨᱮᱭᱟᱜ ᱠᱚᱥᱪᱮᱱ ᱠᱟᱱᱟ ᱰᱚᱢᱟᱱ ᱦᱟᱸᱥᱫᱟ ᱫᱚ ᱚᱠᱟᱴᱟᱜ ᱚᱱᱚᱬᱦᱤᱭᱟᱹᱭ ᱚᱞ ᱟᱠᱟᱫᱟ ᱨᱟᱦᱞᱟ ᱨᱤᱢᱤᱞ ᱵᱤᱨᱥᱟ ᱢᱩᱱᱰᱟ ᱛᱩᱯᱩᱱ ᱜᱷᱟᱴ ᱯᱩᱱ ᱨᱮ ᱢᱮᱱᱟᱜᱼᱟ ᱥᱮᱸᱜᱮᱞ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱨᱟᱦᱞᱟ ᱨᱤᱢᱤᱞ ᱰᱚᱢᱟᱱ ᱦᱟᱸᱥᱫᱟ ᱫᱚ ᱨᱟᱦᱞᱟ ᱨᱤᱢᱤᱞ ᱚᱱᱚᱬᱦᱮ ᱮ ᱚᱞ ᱟᱠᱟᱫᱼᱟ ᱤᱨᱟᱹᱞ ᱜᱮᱞ ᱵᱟᱨ ᱨᱮᱭᱟᱜ ᱠᱚᱥᱪᱮᱱ ᱠᱟᱱᱟ ᱫᱟᱸᱥᱟᱭ ᱫᱚ ᱛᱤᱥ ᱠᱚ ᱥᱮᱨᱮᱧᱟ ᱫᱮᱵᱤ ᱚᱠᱛᱮ ᱨᱟᱥ ᱚᱠᱛᱮ ᱥᱮ ᱠᱟᱹᱞᱤ ᱚᱠᱛᱮ ᱥᱮ ᱵᱟᱯᱞᱟ ᱚᱠᱛᱮ ᱫᱟᱸᱥᱟᱭ ᱫᱚ ᱟᱵᱚ ᱫᱮᱵᱤ ᱚᱠᱛᱮ ᱠᱚ ᱥᱮᱨᱮᱧᱟ ᱤᱨᱟᱹᱞ ᱜᱮᱞ ᱯᱮ ᱨᱮᱭᱟᱜ ᱠᱚᱦᱪᱮᱱ ᱠᱟᱱᱟ ᱠᱟᱹᱦᱛᱩᱠ ᱨᱮᱫᱚ ᱪᱮᱫ ᱞᱮᱠᱟᱱ ᱠᱟᱛᱷᱟ ᱛᱟᱦᱮᱱᱟ ᱟᱹᱣᱲᱤ ᱠᱟᱛᱷᱟ ᱞᱟᱸᱫᱟ ᱠᱟᱛᱷᱟ ᱵᱷᱮᱱᱛᱟ ᱠᱟᱛᱷᱟ ᱥᱮ ᱥᱟᱹᱨᱤ ᱠᱟᱛᱷᱟ ᱛᱚ ᱠᱟᱹᱦᱛᱩᱠ ᱨᱮᱫᱚ ᱟᱵᱚᱣᱟᱜ ᱥᱟᱹᱨᱤ ᱠᱟᱛᱷᱟ ᱛᱟᱦᱮᱱᱚᱜ ᱠᱟᱱᱟ ᱯᱩᱱ ᱱᱟᱢᱵᱟᱨ ᱨᱮᱱᱟᱜ ᱥᱟᱹᱦᱤ ᱮᱱᱥᱟᱨ᱾ ᱠᱟᱹᱦᱛᱩᱠ ᱫᱚ ᱟᱵᱚ ᱢᱮᱱ ᱠᱟᱛᱷᱟ ᱦᱚᱸ ᱵᱚᱱ ᱢᱮᱛᱟᱣᱟᱜ ᱠᱟᱱᱟ᱾ ᱤᱨᱟᱹᱞ ᱜᱮᱞ ᱯᱩᱱ ᱨᱮᱭᱟᱜ ᱠᱚᱥᱪᱮᱱ ᱠᱟᱱᱟ ᱠᱤᱨᱤᱧ ᱥᱤᱸᱫᱩᱨ ᱜᱟᱭᱟᱱ ᱨᱮᱱ ᱟᱥᱚᱞ ᱪᱩᱨᱤᱛ ᱪᱤᱛᱟᱹᱨ ᱫᱚ ᱚᱠᱚᱭ ᱠᱟᱱᱟ ᱠᱤᱱ? ᱥᱟᱨᱚ ᱟᱨ ᱫᱷᱟᱹᱱᱤ, ᱨᱟᱭᱥᱮᱱ ᱟᱨ ᱥᱟᱨᱚ, ᱯᱮ ᱨᱮ ᱢᱮᱱᱟᱜᱼᱟ ᱥᱟᱨᱚ ᱟᱨ ᱥᱤᱨᱩ, ᱯᱩᱱ ᱨᱮ ᱢᱮᱱᱟᱜᱼᱟ ᱚᱠᱟ ᱜᱮ ᱵᱟᱝ᱾ ᱛᱚ ᱱᱚᱶᱟ ᱨᱮᱱᱟᱜ ᱮᱱᱥᱟᱨ ᱫᱚ ᱦᱩᱭᱩᱜ ᱠᱟᱱᱟ ᱥᱟᱨᱚ ᱟᱨ ᱥᱤᱨᱩ᱾ ᱥᱟᱨᱚ ᱟᱨ ᱥᱤᱨᱩ ᱜᱮ ᱠᱤᱨᱤᱧ ᱥᱤᱸᱫᱩᱨ ᱜᱟᱭᱟᱱ ᱨᱮᱱ ᱟᱥᱚᱞ ᱪᱩᱨᱤᱛ ᱞᱮᱠᱟᱛᱮ ᱢᱮᱱᱟᱜ ᱠᱤᱱᱟ᱾ ᱤᱨᱟᱹᱞ ᱜᱮᱞ ᱢᱚᱬᱮ ᱨᱮᱭᱟᱜ ᱠᱚᱦᱪᱮᱱ ᱠᱟᱱᱟ ᱠᱟᱨᱟᱢ ᱨᱮᱫᱚ ᱚᱠᱚᱭ ᱠᱚ ᱫᱮᱣᱟ ᱥᱮᱣᱟ ᱟᱭᱟ? ᱢᱟᱨᱟᱝ ᱵᱩᱨᱩ, ᱡᱟᱦᱮᱨ ᱮᱨᱟ, ᱮ ᱟᱨ ᱵᱤ ᱵᱟᱱᱟᱨ ᱥᱮ ᱰᱤ ᱨᱮ ᱢᱮᱱᱟᱜᱼᱟ ᱠᱟᱨᱟᱢ ᱜᱚᱸᱥᱟᱭ᱾ ᱠᱟᱨᱟᱢ ᱨᱮᱫᱚ ᱰᱤ ᱱᱟᱢᱵᱟᱨ ᱠᱟᱨᱟᱢ ᱜᱚᱸᱥᱟᱭ ᱵᱚᱱ ᱵᱚᱸᱜᱟ ᱟᱭ ᱠᱟᱱᱟ᱾ ᱤᱨᱟᱹᱞ ᱜᱮᱞ ᱛᱩᱨᱩᱭ ᱨᱮ ᱠᱚᱦᱪᱮᱱ ᱠᱟᱱᱟ ᱥᱟᱱᱛᱷᱟᱞ ᱥᱟᱶᱛᱟ ᱨᱮ ᱥᱮᱸᱫᱽᱨᱟ ᱫᱚ ᱛᱤᱱᱟᱹᱜ ᱞᱮᱠᱟᱱᱟ? ᱢᱚᱬᱮ ᱮᱭᱟᱭ ᱥᱮ ᱛᱩᱨᱩᱭ ᱥᱮ ᱯᱮᱭᱟ ᱛᱚ ᱥᱟᱱᱛᱟᱲ ᱥᱟᱶᱛᱟ ᱞᱮᱠᱟᱛᱮ ᱟᱵᱚᱣᱟᱜ ᱥᱮᱸᱫᱽᱨᱟ ᱫᱚ ᱮᱭᱟᱭ ᱨᱚᱠᱚᱢ ᱢᱮᱱᱟᱜᱼᱟ ᱤᱨᱟᱹᱞ ᱜᱮᱞ ᱮᱭᱟᱭ ᱨᱮᱭᱟᱜ ᱠᱚᱥᱪᱮᱱ ᱠᱟᱱᱟ ᱟᱹᱜᱤᱞ ᱦᱟᱯᱲᱟᱢ ᱠᱚᱣᱟᱜ ᱠᱟᱛᱷᱟ ᱞᱮᱠᱟᱛᱮ ᱥᱤᱨ ᱫᱤᱥᱚᱢ ᱥᱤᱠᱟᱹᱨ ᱫᱤᱥᱚᱢ ᱫᱚ ᱱᱟᱦᱟᱜ ᱚᱠᱟ ᱡᱟᱭᱜᱟ ᱠᱟᱱᱟ ᱢᱤᱫ ᱨᱮ ᱢᱮᱱᱟᱜᱼᱟ ᱜᱤᱨᱦᱤᱰᱤ ᱵᱟᱨ ᱨᱮ ᱢᱮᱱᱟᱜᱼᱟ ᱨᱟᱺᱪᱤ ᱯᱮ ᱨᱮ ᱢᱮᱱᱟᱜᱼᱟ ᱫᱷᱟᱱᱵᱟᱫᱽ ᱯᱩᱱ ᱨᱮ ᱢᱮᱱᱟᱜᱼᱟ ᱫᱩᱢᱠᱟ

ᱛᱚ ᱠᱤᱞᱤᱯᱷᱞᱮᱱᱰ ᱥᱟᱦᱮᱵᱽ ᱫᱚ ᱛᱮᱨᱚ ᱡᱟᱱᱩᱣᱟᱨᱤ ᱥᱚᱛᱨᱚ ᱥᱚ ᱪᱚᱨᱟᱥᱤ ᱨᱮ ᱡᱟᱦᱟᱸ ᱫᱚ ᱛᱤᱞᱠᱟᱹ ᱵᱟᱵᱟ ᱛᱟᱞᱮ ᱫᱟᱨᱮ ᱪᱮᱛᱟᱱ ᱠᱷᱚᱱ ᱟᱜᱼᱥᱟᱨ ᱛᱮᱭ ᱛᱩᱧ ᱜᱚᱡ ᱞᱮᱫᱮᱭᱟ᱾ ᱤᱨᱟᱹᱞ ᱜᱮᱞ ᱟᱨᱮ ᱨᱮᱭᱟᱜ ᱠᱚᱦᱪᱮᱱ ᱠᱟᱱᱟ ᱵᱤᱨᱥᱟ ᱢᱩᱱᱰᱟ ᱟᱡ ᱵᱟᱵᱟᱣᱟᱜ ᱧᱩᱛᱩᱢ ᱪᱮᱫ ᱛᱟᱦᱮᱸ ᱠᱟᱱ ᱛᱟᱭᱟ? ᱜᱟᱭᱟ ᱢᱩᱱᱰᱟ, ᱯᱟᱥᱱᱟ ᱢᱩᱱᱰᱟ, ᱠᱚᱱᱛᱟ ᱢᱩᱱᱰᱟ ᱥᱮ ᱥᱩᱜᱽᱱᱟ ᱢᱩᱱᱰᱟ᱾ ᱛᱚ ᱵᱤᱨᱥᱟ ᱢᱩᱱᱰᱟ ᱟᱡ ᱵᱟᱵᱟᱣᱟᱜ ᱧᱩᱛᱩᱢ ᱫᱚ ᱛᱟᱦᱮᱸ ᱠᱟᱱ ᱛᱟᱭᱟ ᱯᱩᱱ ᱱᱚᱢᱵᱚᱨ ᱨᱮ ᱥᱩᱜᱽᱱᱟ ᱢᱩᱱᱰᱟ᱾ ᱟᱨᱮ ᱜᱮᱞ ᱨᱮᱭᱟᱜ ᱠᱚᱦᱪᱚᱱ ᱠᱟᱱᱟ ᱢᱟᱨᱟᱝ ᱴᱷᱟᱹᱠᱩᱨ ᱫᱚ ᱢᱟᱹᱞᱤᱱ ᱵᱩᱲᱦᱤ ᱚᱠᱟ ᱨᱮᱭᱟᱜ ᱡᱤᱣᱤ ᱟᱹᱜᱩᱭᱮ ᱢᱮᱛᱟᱣᱟᱫᱮ ᱛᱟᱦᱮᱸᱱᱟ᱾ ᱢᱤᱫ ᱨᱮ ᱢᱮᱱᱟᱜᱼᱟ ᱥᱟᱛᱮ ᱨᱮᱭᱟᱜ ᱥᱮ ᱫᱩᱣᱟᱹᱨ ᱨᱮᱭᱟᱜ ᱥᱮ ᱥᱮᱱᱮᱨ ᱨᱮᱭᱟᱜ ᱥᱮ ᱥᱟᱹᱲᱤᱢ ᱪᱚᱴ ᱨᱮᱭᱟᱜ᱾ ᱛᱚ ᱢᱟᱨᱟᱝ ᱴᱷᱟᱹᱠᱩᱨ ᱫᱚ ᱢᱟᱹᱞᱤᱱ ᱵᱩᱲᱦᱤ ᱥᱮᱱᱮᱨ ᱨᱮᱭᱟᱜ ᱡᱤᱣᱤ ᱟᱹᱜᱩᱭᱮ ᱢᱮᱛᱟᱣᱟᱫᱮ ᱛᱟᱦᱮᱸᱱᱟ᱾

ᱫᱟᱸᱥᱟᱭ, ᱵᱟᱦᱟ, ᱥᱚᱦᱨᱟᱭ ᱥᱮ ᱠᱟᱨᱟᱢ᱾ ᱱᱚᱣᱟ ᱫᱚ ᱟᱵᱚᱣᱟᱜ ᱵᱟᱦᱟ ᱥᱮᱨᱮᱧ ᱠᱟᱱ ᱛᱟᱵᱚᱱᱟ᱾ ᱟᱨᱮ ᱜᱮᱞ ᱯᱮ ᱨᱮᱭᱟᱜ ᱠᱚᱦᱪᱮᱱ ᱠᱟᱱᱟ ᱛᱤᱞᱠᱟᱹ ᱢᱟᱹᱡᱷᱤ ᱣᱟᱜ ᱡᱟᱱᱟᱢ ᱫᱚ ᱛᱤᱥ ᱦᱩᱭ ᱟᱠᱟᱱ ᱛᱟᱭᱟ? ᱜᱟᱨᱚ ᱯᱷᱟᱨᱣᱟᱨᱤ ᱥᱚᱛᱨᱚ ᱥᱚ ᱯᱟᱪᱟᱥ ᱨᱮ, ᱜᱟᱨᱚ ᱡᱩᱱ ᱥᱚᱛᱨᱚ ᱥᱚ ᱯᱟᱪᱟᱥ, ᱵᱟᱨᱚ ᱢᱟᱹᱭ ᱥᱚᱛᱨᱚ ᱥᱚ ᱯᱟᱸᱭᱥᱮᱴ ᱥᱮ ᱯᱚᱱᱫᱽᱨᱚ ᱡᱩᱱ ᱟᱴᱷᱟᱨᱚ ᱥᱚ ᱯᱟᱪᱟᱥ ᱨᱮ? ᱛᱚ ᱛᱤᱞᱠᱟᱹ ᱢᱟᱹᱡᱷᱤ ᱣᱟᱜ ᱡᱟᱱᱟᱢ ᱫᱚ ᱜᱟᱨᱚ ᱯᱷᱟᱨᱣᱟᱨᱤ ᱥᱚᱛᱨᱚ ᱥᱚ ᱯᱚᱪᱟᱥ ᱨᱮ ᱦᱩᱭᱩᱜ ᱠᱟᱱ ᱛᱟᱭᱟ᱾ ᱟᱨᱮ ᱜᱮᱞ ᱯᱩᱱ ᱨᱮᱭᱟᱜ ᱠᱚᱦᱪᱮᱱ ᱠᱟᱱᱟ ᱥᱟᱱᱥᱠᱟᱨ ᱦᱚᱲ ᱥᱮᱨᱮᱧ ᱫᱚ ᱛᱤᱱᱟᱹᱜ ᱦᱟᱹᱴᱤᱧ ᱨᱮ ᱢᱮᱱᱟᱜᱼᱟ? ᱛᱚ ᱱᱚᱣᱟ ᱨᱮᱱᱟᱜ ᱥᱟᱦᱤ ᱮᱱᱥᱟᱨ ᱫᱚ ᱦᱩᱭᱩᱜ ᱠᱟᱱᱟ ᱯᱮ ᱦᱟᱹᱴᱤᱧ ᱨᱮ ᱢᱮᱱᱟᱜᱼᱟ᱾ ᱟᱨᱮ ᱜᱮᱞ ᱢᱚᱬᱮ ᱨᱮᱭᱟᱜ ᱠᱚᱦᱪᱮᱱ ᱠᱟᱱᱟ ᱛᱟᱞᱟ ᱠᱚᱲᱟ ᱵᱟᱹᱦᱩᱣᱟᱭ ᱵᱷᱮᱱᱛᱟ ᱠᱟᱛᱷᱟ ᱨᱮᱭᱟᱜ ᱢᱟᱱᱮ ᱫᱚ ᱪᱮᱫ ᱠᱟᱱᱟ? ᱵᱟᱯᱞᱟ, ᱚᱲᱟᱜ ᱵᱮᱱᱟᱣ ᱥᱮ ᱫᱟᱠᱟ ᱡᱚᱢ ᱥᱮ ᱚᱠᱟ ᱜᱮ ᱵᱟᱝ? ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱯᱮ ᱱᱟᱢᱵᱟᱨ ᱫᱟᱠᱟ ᱡᱚᱢ ᱟᱨᱮ ᱜᱮᱞ ᱛᱩᱨᱩᱭ ᱨᱮᱭᱟᱜ ᱠᱚᱥᱪᱮᱱ ᱠᱟᱱᱟ ᱥᱟᱱᱛᱷᱟᱞᱤ ᱚᱞ ᱥᱟᱶᱦᱮᱫ ᱨᱮᱭᱟᱜ ᱫᱚᱥᱟᱨ ᱧᱩᱛᱩᱢ ᱫᱚ ᱪᱮᱫ ᱠᱟᱱᱟ ᱨᱚᱲ ᱥᱟᱶᱦᱮᱫ ᱦᱚᱲ ᱥᱟᱶᱦᱮᱫ ᱥᱤᱨᱡᱟᱹᱣ ᱥᱟᱶᱦᱮᱫ ᱥᱮ ᱮ ᱟᱨ ᱵᱤ ᱵᱟᱱᱟᱨ ᱛᱚ ᱱᱚᱣᱟ ᱨᱮᱱᱟᱜ ᱥᱟᱹᱦᱤ ᱟᱱᱥᱟᱨ ᱫᱚ ᱦᱩᱭᱩᱜ ᱠᱟᱱᱟ ᱥᱤ ᱱᱟᱢᱵᱟᱨ ᱥᱤᱨᱡᱟᱹᱣ ᱥᱟᱶᱦᱮᱫ ᱥᱤᱨᱡᱟᱹᱣ ᱥᱟᱶᱦᱮᱫ ᱜᱮ ᱟᱵᱚ ᱚᱞ ᱥᱟᱶᱦᱮᱫ ᱢᱮᱱᱛᱮ ᱵᱚᱱ ᱢᱮᱛᱟᱜ ᱠᱟᱱᱟ ᱨᱚᱲ ᱥᱟᱶᱦᱮᱫ ᱫᱚ ᱟᱵᱚ ᱦᱚᱲ ᱥᱟᱶᱦᱮᱫ ᱦᱚᱸᱵᱚ ᱢᱮᱛᱟᱜ ᱠᱟᱱᱟ ᱟᱨᱮ ᱜᱮᱞ ᱮᱭᱟᱭ ᱨᱮᱭᱟᱜ ᱠᱚᱥᱪᱮᱱ ᱠᱟᱱᱟ ᱠᱟᱨᱠᱟ ᱫᱚ ᱚᱠᱚᱭ ᱠᱚ ᱪᱟᱞᱟᱜᱼᱟ ᱠᱩᱲᱤ ᱠᱚ ᱠᱚᱲᱟ ᱠᱚ ᱮ ᱟᱨ ᱵᱤ ᱵᱟᱱᱟᱨ ᱦᱟᱲᱟᱢ ᱵᱩᱲᱦᱤ ᱠᱚ ᱛᱚ ᱠᱟᱨᱠᱟ ᱫᱚ ᱟᱵᱚ ᱨᱮᱱ ᱠᱩᱲᱤ ᱠᱚ ᱪᱟᱞᱟᱜ ᱠᱟᱱᱟ ᱢᱤᱫ ᱱᱟᱢᱵᱟᱨ ᱨᱮᱱᱟᱜ ᱥᱟᱹᱦᱤ ᱮᱱᱥᱟᱨ ᱟᱨ ᱥᱮᱸᱫᱽᱨᱟ ᱫᱚ ᱠᱚᱲᱟ ᱠᱚ ᱪᱟᱞᱟᱜᱼᱟ ᱟᱨᱮ ᱜᱮᱞ ᱤᱨᱟᱹᱞ ᱨᱮᱭᱟᱜ ᱠᱩᱠᱞᱤ ᱠᱟᱱᱟ ᱵᱟᱦᱟᱣᱟᱜ ᱵᱟᱯᱞᱟ ᱫᱚ ᱚᱠᱚᱭ ᱥᱟᱶ ᱦᱩᱭ ᱞᱮᱱᱟ ᱥᱟᱱᱩ ᱢᱩᱨᱢᱩ ᱥᱟᱢᱩᱞ ᱦᱟᱸᱥᱫᱟ ᱦᱚᱯᱱᱟ ᱴᱩᱰᱩ ᱥᱮ ᱠᱟᱹᱨᱩ ᱠᱤᱥᱠᱩ ᱛᱚ ᱵᱟᱦᱟᱣᱟᱜ ᱵᱟᱯᱞᱟ ᱫᱚ ᱥᱟᱢᱩᱞ ᱦᱟᱸᱥᱫᱟ ᱥᱟᱶᱛᱮ ᱦᱩᱭᱩᱜ ᱠᱟᱱ ᱛᱟᱭᱟ ᱟᱨᱮ ᱜᱮᱞ ᱟᱨᱮ ᱨᱮᱭᱟᱜ ᱠᱚᱥᱪᱮᱱ ᱠᱟᱱᱟ ᱥᱟᱱᱛᱷᱟᱞᱤ ᱦᱚᱲ ᱥᱟᱶᱦᱮᱫ ᱨᱮᱭᱟᱜ ᱛᱤᱱᱟᱹᱜ ᱦᱟᱹᱴᱤᱧ ᱛᱟᱦᱮᱱ ᱠᱟᱱᱟ ᱱᱚᱣᱟ ᱠᱚᱥᱪᱮᱱ ᱫᱚ ᱯᱩᱨᱟᱹ ᱯᱩᱨᱤ ᱜᱟᱹᱞᱟᱹᱛ ᱜᱮᱭᱟ ᱥᱟᱶᱦᱮᱫ ᱫᱚ ᱵᱟᱨ ᱦᱟᱹᱴᱤᱧ ᱛᱮ ᱦᱟᱹᱴᱤᱧ ᱟᱠᱟᱱᱟ ᱚᱞ ᱥᱟᱶᱦᱮᱫ ᱟᱨ ᱨᱚᱲ ᱥᱟᱶᱦᱮᱫ ᱨᱚᱲ ᱥᱟᱶᱦᱮᱫ ᱫᱚ ᱟᱵᱚ ᱦᱚᱲ ᱥᱟᱶᱦᱮᱫ ᱦᱚᱸᱵᱚᱱ ᱢᱮᱛᱟᱜ ᱠᱟᱱᱟ ᱟᱨ ᱚᱞ ᱥᱟᱶᱦᱮᱫ ᱫᱚ ᱟᱵᱚ ᱥᱤᱨᱡᱟᱹᱣ ᱥᱟᱶᱦᱮᱫ ᱦᱚᱸᱵᱚᱱ ᱢᱮᱛᱟᱜ ᱠᱟᱱᱟ ᱛᱟᱭ ᱨᱮᱭᱟᱜ ᱠᱚᱥᱪᱮᱱ ᱠᱟᱱᱟ ᱨᱟᱱᱤ ᱠᱚᱥᱟᱞᱤᱭᱟ ᱨᱮᱱ ᱦᱚᱯᱚᱱ ᱫᱚ ᱚᱠᱚᱭ ᱠᱟᱱᱟᱭ ᱵᱷᱟᱨᱟᱛ ᱥᱟᱛᱨᱩᱫᱟᱱ ᱞᱚᱪᱷᱢᱚᱱ ᱥᱮ ᱨᱟᱢ ᱛᱚ ᱱᱚᱣᱟ ᱨᱮᱱᱟᱜ ᱥᱟᱦᱤ ᱮᱱᱥᱟᱨ ᱫᱚ ᱦᱩᱭᱩᱜ ᱠᱟᱱᱟ ᱯᱩᱱ ᱱᱟᱢᱵᱟᱨ ᱨᱟᱢ ᱨᱟᱱᱤ ᱠᱚᱥᱟᱞᱤᱭᱟ ᱨᱮᱱ ᱦᱚᱯᱚᱱ ᱫᱚᱭ ᱛᱟᱦᱮᱱᱚᱜ ᱠᱟᱱᱟᱭ ᱨᱟᱢ ᱢᱟ ᱮᱱᱠᱷᱟᱱ ᱥᱟᱱᱛᱷᱟᱞᱤ ᱠᱞᱟᱥᱮᱥ ᱭᱩᱴᱩᱵᱽ ᱪᱮᱱᱮᱞ ᱥᱮ ᱠᱷᱚᱱ ᱥᱟᱱᱟᱢ ᱠᱚᱜᱮ ᱡᱚᱦᱟᱨ ᱟᱨ ᱵᱷᱤᱰᱤᱭᱳ ᱱᱚᱣᱟ ᱪᱮᱫ ᱞᱮᱠᱟ ᱵᱚᱱ ᱵᱩᱡᱷᱟᱹᱣ ᱠᱟᱜᱼᱟ ᱠᱚᱢᱮᱱᱴ ᱠᱟᱛᱮ ᱵᱚᱱ ᱞᱟᱹᱭᱟ ᱟᱨ ᱵᱷᱤᱰᱤᱭᱳ ᱢᱚᱡᱽ ᱵᱚᱱ ᱵᱩᱡᱷᱟᱹᱣ ᱠᱟᱜ ᱠᱷᱟᱱ ᱪᱮᱱᱮᱞ ᱵᱚᱱ ᱥᱟᱵᱥᱠᱨᱟᱭᱤᱵ ᱛᱚᱨᱟᱭᱟ ᱟᱨ ᱵᱷᱤᱰᱤᱭᱳ ᱦᱚᱸᱵᱚᱱ ᱞᱟᱭᱤᱠ ᱛᱚᱨᱟᱣᱟᱜᱼᱟ